ᱡᱚᱦᱟᱨ ᱜᱮ ᱜᱚᱜᱚ ᱵᱟᱵᱟ ᱟᱨ ᱵᱚᱭᱦᱟ ᱢᱤᱥᱨᱟ ᱠᱚ ᱛᱤᱧ ᱡᱚᱦᱟᱨ ᱡᱚᱦᱟᱨ᱾ ᱡᱚᱦᱟᱨ ᱡᱚᱦᱟᱨ ᱟᱭᱢᱟ ᱡᱚᱦᱟᱨ᱾ ᱥᱚᱱᱟ ᱥᱮᱛᱟᱜ ᱨᱮ ᱢᱤᱫᱴᱮᱱ ᱡᱟᱹᱨᱩᱲ ᱠᱟᱛᱷᱟᱧ ᱞᱟᱹᱭ ᱟᱵᱚᱱ ᱠᱟᱱᱟ ᱵᱚᱞᱮ ᱛᱷᱟᱹᱨᱤ ᱫᱟᱠᱟ ᱨᱮ ᱵᱷᱟᱜᱽ ᱠᱚ ᱵᱟᱹᱭᱥᱟᱹᱣ ᱮᱫ ᱠᱟᱱᱟ ᱥᱮᱛᱟ ᱚᱠᱚᱭ ᱥᱮᱛᱟ ᱫᱚ ᱫᱩᱣᱟᱹᱨ ᱨᱮ ᱢᱮᱱᱟᱭ ᱛᱟᱢ ᱛᱷᱟᱹᱨᱤ ᱫᱟᱠᱟ ᱨᱮ ᱵᱷᱟᱜᱽ ᱮ ᱵᱟᱹᱭᱥᱟᱹᱣᱟ ᱟᱫᱚ ᱢᱤᱫ ᱛᱷᱟᱹᱨᱤ ᱫᱟᱠᱟ ᱫᱚ ᱵᱟᱢ ᱮᱢᱟᱭᱟ ᱱᱟᱦᱟᱜ ᱡᱟ ᱜᱮᱢ ᱮᱢᱟᱭᱟ ᱛᱷᱚᱲᱟ ᱜᱟᱱ ᱫᱟᱠᱟᱢ ᱮᱢᱟᱭ ᱛᱮᱜᱮ ᱫᱤᱱ ᱦᱤᱞᱟᱹᱜ ᱮ ᱦᱚᱨᱦᱚᱭ ᱛᱟᱢᱟ ᱟᱫᱚ ᱛᱷᱟᱹᱨᱤ ᱫᱟᱠᱟ ᱨᱮ ᱡᱚᱠᱷᱚᱱ ᱥᱮᱛᱟ ᱵᱷᱟᱜᱽ ᱮ ᱵᱟᱹᱭᱥᱟᱹᱣ ᱮᱫ ᱠᱟᱱᱟ ᱟᱨ ᱱᱮᱛᱟ ᱠᱚᱫᱚ ᱤᱱᱫᱨᱚᱵᱟᱥᱚᱱ ᱴᱟᱠᱟ ᱨᱮ ᱵᱷᱟᱜᱽ ᱠᱚ ᱵᱟᱹᱭᱥᱟᱹᱣ ᱮᱫ ᱠᱟᱱᱟ᱾ ᱟᱫᱚ ᱥᱮᱛᱟ ᱫᱚ ᱡᱟᱜᱮ ᱫᱟᱠᱟᱢ ᱮᱢᱟᱭ ᱠᱟᱱ ᱨᱮᱦᱚᱸ ᱮᱱᱦᱚᱸ ᱫᱤᱱ ᱦᱤᱞᱚᱜ ᱮ ᱦᱚᱨᱦᱚ ᱠᱟᱢ ᱠᱟᱱᱟ ᱟᱯᱚᱫ ᱵᱤᱯᱚᱫ ᱨᱮ ᱧᱩᱛ ᱧᱤᱫᱟᱹ ᱨᱮ᱾ ᱟᱨ ᱱᱮᱛᱟ ᱠᱚᱫᱚ ᱟᱢᱟᱜ ᱟᱯᱚᱫ ᱵᱤᱯᱚᱫ ᱨᱮ ᱵᱟᱭ ᱦᱤᱡᱩᱜᱼᱟ ᱵᱟᱭ ᱛᱟᱦᱮᱸᱱᱟ ᱟᱨ ᱩᱱᱤ ᱫᱚ ᱥᱚᱨᱠᱟᱨ ᱡᱟᱜᱮ ᱴᱟᱠᱟᱭ ᱮᱢᱟᱢ ᱚᱱᱟ ᱨᱮ ᱵᱷᱟᱜᱽ ᱮ ᱵᱟᱹᱭᱥᱟᱹᱣᱟ᱾ ᱴᱟᱠᱟᱭ ᱛᱚᱜᱚᱡᱽ ᱜᱮᱭᱟ᱾ ᱚᱠᱚᱭ ᱴᱟᱜ ᱱᱮᱛᱟ ᱫᱚ ᱟᱢᱟᱜ ᱫᱩᱣᱟᱹᱨ ᱥᱩᱨ ᱨᱮ ᱢᱮᱱᱟᱭ ᱛᱟᱢ, ᱚᱠᱚᱭ ᱴᱟᱜ ᱱᱮᱛᱟ ᱫᱚ ᱟᱢᱟᱜ ᱟᱹᱛᱩ ᱥᱩᱨ ᱨᱮ ᱢᱮᱱᱟᱭ ᱛᱟᱢ, ᱩᱱᱤ ᱱᱮᱛᱟ ᱩᱱᱟᱹᱜ ᱴᱟᱠᱟᱭ ᱛᱚᱜᱚᱡᱽ ᱨᱮᱦᱚᱸ ᱪᱮᱠᱟᱛᱮ ᱟᱢᱮᱢ ᱯᱟᱹᱛᱭᱟᱹᱣᱟᱭ ᱠᱟᱱᱟ ᱟᱨ ᱩᱱᱤ ᱫᱚᱢ ᱯᱟᱸᱡᱟ ᱵᱟᱲᱟᱭᱮᱫᱮ ᱠᱟᱱᱟ᱾ ᱟᱫᱚ ᱵᱚᱭᱦᱟ ᱠᱚ ᱚᱱᱟᱛᱮ ᱱᱚᱜ ᱚᱭ ᱮᱞᱮᱠᱥᱚᱱ ᱥᱩᱨ ᱟᱠᱟᱱ ᱦᱟᱹᱡᱩᱜᱚᱜ ᱠᱟᱱ ᱚᱠᱚᱭᱴᱟᱜ ᱱᱮᱛᱟ ᱵᱟᱠᱚ ᱴᱟᱠᱟ ᱵᱟᱠᱚ ᱛᱚᱜᱚᱡ ᱟᱢᱟᱜ ᱟᱯᱚᱫ ᱵᱤᱯᱚᱫ ᱨᱮ ᱛᱷᱚᱲᱟᱭ ᱜᱚᱲᱚ ᱫᱤᱱ ᱦᱤᱞᱟᱹᱜ ᱟᱢᱮ ᱧᱮᱞ ᱢᱮ ᱥᱮ ᱛᱟᱹᱱᱠᱷᱤ ᱛᱚᱞᱟᱥ ᱢᱮ ᱥᱮ ᱟᱢᱟᱜ ᱠᱷᱚᱡᱮ ᱦᱟᱛᱟᱣᱟ ᱟᱨ ᱟᱢ ᱥᱟᱶ ᱨᱮ ᱛᱟᱦᱮᱱ ᱞᱟᱹᱜᱤᱫᱚᱜᱼᱟ ᱚᱱᱠᱟᱱ ᱠᱚ ᱜᱚᱲᱚ ᱟᱠᱚ ᱯᱮ ᱱᱮᱛᱟ ᱛᱷᱚᱲᱟ ᱵᱟᱪᱷᱱᱟᱣ ᱠᱚᱯᱮ ᱧᱮᱞ ᱠᱚᱯᱮ ᱯᱟᱹᱴᱤ ᱟᱨ ᱫᱚᱞ ᱠᱚᱫᱚ ᱟᱞᱚ ᱯᱮ ᱧᱮᱞᱟ ᱵᱤᱥᱮᱥ ᱡᱟᱹᱨᱩᱲ ᱠᱟᱛᱷᱟ ᱠᱟᱱ ᱛᱤᱧᱟᱹ ᱱᱚᱣᱟ ᱠᱚᱫᱚ ᱤᱧᱤᱧ ᱢᱮᱱ ᱜᱮᱭᱟ ᱟᱢᱟᱜ ᱚᱲᱟᱜ ᱠᱚ ᱡᱟᱦᱟᱸᱭ ᱥᱮᱛᱟ ᱵᱟᱭ ᱦᱚᱨᱦᱚᱭᱟ ᱩᱱᱤ ᱫᱚ ᱫᱟᱠᱟ ᱜᱮ ᱵᱟᱢ ᱮᱢᱟᱭᱟ ᱩᱱᱤ ᱥᱮᱛᱟ ᱡᱩᱫᱤ ᱠᱚᱭᱮᱠ ᱫᱤᱱ ᱵᱟᱭ ᱛᱟᱦᱮᱸ ᱠᱚᱜᱼᱟ ᱦᱮᱡ ᱠᱟᱛᱮᱢ ᱫᱟᱞᱮᱭᱟ ᱡᱮ ᱚᱠᱟᱨᱮᱢ ᱛᱟᱦᱮᱸ ᱠᱟᱱᱟ ᱚᱲᱟᱜ ᱵᱟᱭ ᱦᱚᱨᱦᱚ ᱞᱮᱛᱟᱢ ᱠᱷᱟᱱ ᱫᱟᱠᱟ ᱵᱟᱭ ᱮᱢᱟᱢᱟ ᱟᱨ ᱫᱟᱠᱟᱢ ᱮᱢᱟᱭ ᱨᱮᱦᱚᱸ ᱞᱟᱡ ᱯᱮᱨᱮᱡ ᱫᱚ ᱚᱦᱚᱢ ᱮᱢ ᱠᱮᱭᱟ ᱟᱫᱚ ᱱᱩᱠᱩ ᱥᱮᱛᱟ ᱱᱮᱛᱟ ᱢᱟ ᱟᱵᱚ ᱥᱩᱨ ᱨᱮ ᱵᱟᱝ ᱜᱮᱠᱚ ᱛᱟᱦᱮᱱ ᱠᱟᱱ ᱟᱨ ᱪᱤᱠᱟᱹᱛᱮ ᱩᱱᱠᱩᱣᱟᱜ ᱠᱟᱛᱷᱟ ᱠᱚᱵᱚᱱ ᱟᱸᱡᱚᱢ ᱮᱫᱟ ᱟᱨ ᱩᱱᱠᱩ ᱵᱚᱱ ᱯᱟᱹᱛᱭᱟᱹᱣ ᱟᱠᱚ ᱠᱟᱱᱟ ᱟᱨ ᱩᱱᱠᱩ ᱴᱷᱮᱱ ᱵᱚᱱ ᱟᱹᱭᱩᱨ ᱚᱪᱚᱜ ᱠᱟᱱᱟ ᱩᱱᱠᱩ ᱞᱮᱵᱽᱲᱟ ᱥᱮᱛᱟ ᱵᱚᱱ ᱞᱟᱜᱟ ᱧᱤᱨ ᱠᱚᱣᱟ ᱛᱚ ᱞᱮᱵᱽᱲᱟ ᱱᱮᱛᱟ ᱫᱚ ᱪᱤᱠᱟᱹᱛᱮ ᱵᱟᱵᱚᱱ ᱞᱟᱜᱟ ᱧᱤᱨᱮᱫ ᱠᱚᱣᱟ ᱟᱨᱦᱚᱸ ᱩᱱᱠᱩᱣᱟᱜ ᱠᱟᱛᱷᱟ ᱛᱮ ᱩᱱᱠᱩ ᱜᱮᱵᱚᱱ ᱥᱚᱢᱚᱨᱛᱷᱚᱱ ᱟᱠᱚ ᱠᱟᱱᱟ ᱟᱨ ᱯᱨᱚᱛᱮᱠ ᱫᱤᱱ ᱟᱵᱚ ᱠᱚ ᱪᱷᱤᱞᱟᱹᱣᱮᱫ ᱵᱚᱱᱟ ᱡᱟ ᱚᱠᱛᱮ ᱨᱮᱜᱮ ᱜᱚᱴᱟ ᱴᱟᱺᱰᱤ ᱟᱢ ᱰᱟᱠᱴᱚᱨ ᱴᱷᱮᱱ ᱮᱢ ᱪᱟᱞᱟᱜᱼᱟ ᱚᱸᱰᱮ ᱦᱚᱸ ᱰᱟᱠᱴᱚᱨ ᱥᱚᱸᱜᱮ ᱩᱱᱤᱭᱟᱜ ᱠᱚᱱᱴᱨᱟᱠᱴ ᱢᱮᱱᱟᱜᱼᱟ ᱛᱷᱟᱱᱟᱢ ᱪᱟᱞᱟᱜᱼᱟ ᱚᱸᱰᱮ ᱦᱚᱸ ᱠᱚᱱᱴᱨᱟᱠᱴ ᱢᱮᱱᱟᱜ ᱛᱟᱭᱟ ᱟᱨ ᱥᱚᱨᱟᱥᱚᱨᱤ ᱟᱢᱟᱜ ᱮᱠᱟᱣᱩᱱᱴ ᱨᱮ ᱤᱱᱫᱨᱚ ᱟᱵᱟᱥ ᱠᱷᱚᱱ ᱴᱟᱠᱟ ᱠᱚ ᱰᱟᱞᱟᱣᱫᱟ ᱚᱸᱰᱮ ᱦᱚᱸ ᱟᱢ ᱟᱢᱟᱜ ᱨᱮ ᱩᱱᱤ ᱵᱷᱟᱜᱽ ᱮ ᱵᱟᱹᱭᱥᱟᱹᱣᱟ ᱟᱨᱮ ᱚᱱᱟ ᱛᱮᱜᱮ ᱛᱚ ᱟᱹᱰᱤ ᱰᱷᱮᱨ ᱦᱚᱲ ᱫᱚ ᱤᱱᱫᱨᱚ ᱟᱵᱟᱥ ᱠᱷᱚᱱ ᱴᱟᱠᱟ ᱧᱟᱢ ᱠᱟᱛᱮᱫ ᱦᱚᱸ ᱚᱲᱟᱜ ᱵᱟᱠᱚ ᱥᱟᱹᱛ ᱫᱟᱲᱮ ᱠᱟᱣᱫᱟ ᱚᱱᱟ ᱛᱷᱚᱲᱟ ᱜᱟᱱ ᱵᱟᱝ ᱥᱟᱹᱛᱟᱹᱜ ᱠᱟᱱ ᱤᱱᱟᱹ ᱢᱟ ᱩᱱᱠᱩ ᱢᱟ ᱚᱱᱟ ᱢᱟ ᱴᱟᱠᱟ ᱚᱱᱟ ᱴᱟᱠᱟ ᱢᱟ ᱩᱱᱠᱩ ᱱᱮᱛᱟ ᱠᱚ ᱛᱚᱜᱚᱡ ᱮᱫ ᱠᱟᱱ ᱟᱫᱚ ᱛᱷᱟᱹᱨᱤ ᱫᱟᱠᱟ ᱨᱮ ᱵᱷᱟᱜᱽ ᱠᱚ ᱵᱟᱹᱭᱥᱟᱹᱣ ᱮᱫᱟ ᱥᱮᱛᱟ ᱟᱨ ᱥᱚᱨᱠᱟᱨ ᱟᱜ ᱴᱟᱠᱟ ᱪᱮᱛᱟᱱ ᱨᱮ ᱵᱷᱟᱜᱽ ᱠᱚ ᱵᱟᱹᱭᱥᱟᱹᱣ ᱮᱫᱟ ᱱᱮᱛᱟ ᱞᱮᱵᱽᱲᱟ ᱱᱮᱛᱟ ᱠᱚᱵᱚᱱ ᱵᱟᱫ ᱟᱠᱟᱫ ᱠᱚᱣᱟ ᱟᱨ ᱢᱚᱡᱽ ᱱᱮᱛᱟ ᱠᱚᱵᱚᱱ ᱵᱟᱪᱷᱟᱣ ᱡᱚᱝᱼᱟ ᱟᱨ ᱚᱱᱠᱟᱱ ᱠᱚ ᱵᱷᱳᱴ ᱵᱚᱱ ᱮᱢᱟ ᱢᱟ ᱫᱩᱞᱟᱹᱲᱤᱭᱟᱹ ᱠᱚ ᱡᱚᱦᱟᱨ ᱡᱚᱦᱟᱨ ᱟᱭᱢᱟ ᱥᱟᱨᱦᱟᱣ